ᱱᱚᱰᱮ ᱠᱚᱭᱚᱜ ᱛᱟᱵᱚᱱ ᱯᱮ ᱦᱟᱱᱛᱮ ᱱᱟᱛᱮ ᱟᱞᱚ ᱯᱮ ᱠᱚᱭᱚᱜᱟ ᱱᱚᱣᱟ ᱤᱱᱟᱹ ᱜᱟᱱ ᱯᱮ ᱪᱮᱫ ᱫᱟᱲᱮᱭᱟᱜᱼᱟ ᱟᱯᱮ ᱦᱚᱸ ᱡᱟᱦᱟᱸ ᱛᱤᱱᱟᱹᱜ ᱯᱩᱭᱥᱟᱹ ᱯᱮ ᱠᱟᱢᱟᱣ ᱫᱟᱲᱮᱭᱟᱜᱼᱟ ᱥᱤᱞᱟᱹᱭ ᱠᱟᱛᱮ ᱟᱹᱰᱤ ᱫᱷᱮᱭᱟᱱ ᱛᱮ ᱧᱮᱞ ᱛᱟᱵᱚᱱ ᱯᱮ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱟᱹᱰᱤ ᱫᱤᱱ ᱯᱚᱨᱮ ᱱᱟᱦᱟᱜ ᱵᱷᱤᱰᱤᱭᱳ ᱱᱟᱦᱟᱜ ᱤᱧ ᱵᱮᱱᱟᱣᱮᱫ ᱛᱟᱵᱚᱣᱟ ᱥᱤᱞᱟᱹᱭ ᱵᱷᱤᱰᱤᱭᱳ ᱢᱟ ᱟᱹᱰᱤ ᱜᱟᱱ ᱞᱤᱧ ᱵᱮᱱᱟᱣ ᱞᱮᱫ ᱜᱮᱭᱟ ᱛᱚ ᱚᱱᱟ ᱢᱟ ᱥᱮᱬᱟ ᱠᱟᱱᱛᱷᱟ ᱨᱮ ᱵᱮᱱᱟᱣ ᱞᱮᱱᱟ ᱟᱫᱚ ᱛᱮᱦᱮᱧ ᱫᱚ ᱱᱟᱦᱟᱜ ᱪᱮᱫ ᱞᱮᱠᱟ ᱞᱤᱧ ᱥᱤᱞᱟᱹᱭᱮᱜᱼᱟ ᱦᱩᱰᱤᱧ ᱠᱷᱟᱱᱛᱟ ᱱᱟᱦᱟᱜ ᱥᱤᱞᱟᱹᱭᱟ ᱡᱮᱢᱚᱱ ᱟᱯᱮ ᱠᱚ ᱪᱮᱫ ᱦᱚᱪᱚ ᱞᱟᱹᱜᱤᱫ ᱛᱮ ᱦᱩᱰᱤᱧ ᱫᱷᱟᱨᱟ ᱱᱟᱦᱟᱜ ᱥᱤᱞᱟᱹᱭ ᱞᱟᱹᱜᱤᱫᱚᱜ ᱱᱚᱜᱼᱚᱭ ᱱᱟᱦᱟᱜ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱟᱫᱚ ᱱᱚᱜᱼᱚ ᱱᱚᱣᱟ ᱜᱮ ᱱᱟᱦᱟᱜ ᱤᱧ ᱥᱤᱞᱟᱹᱭᱟ ᱪᱮᱫ ᱞᱮᱠᱟᱧ ᱥᱤᱞᱟᱹᱭᱟ

ᱱᱚᱝᱠᱟ ᱥᱤᱯ ᱴᱤᱯᱤ ᱞᱟᱴᱷᱟ ᱦᱩᱭᱩᱜᱼᱟ ᱱᱚᱜᱼᱚᱭ ᱱᱟᱦᱟᱜ ᱱᱚᱜᱼᱚ ᱱᱚᱝᱠᱟᱧ ᱞᱟᱴᱷᱟ ᱠᱮᱫ ᱛᱟᱵᱚᱣᱟ ᱱᱚᱣᱟ ᱯᱮ ᱧᱮᱞ ᱫᱟᱲᱮᱭᱟᱜ ᱠᱟᱱᱟ ᱟᱨ ᱯᱩᱱᱭᱟᱹ ᱠᱷᱚᱸᱰ ᱨᱮ ᱥᱤᱯ ᱴᱤᱯᱤ ᱞᱟᱴᱷᱟᱭᱮᱱᱟ ᱟᱨ ᱱᱤᱛᱚᱜ ᱫᱚ ᱱᱟᱦᱟᱜ ᱥᱤᱞᱟᱹᱭ ᱫᱚ ᱱᱚᱜᱼᱚ ᱱᱚᱰᱮ ᱠᱷᱚᱱ ᱱᱟᱦᱟᱜ ᱵᱚ ᱮᱦᱚᱵᱟ ᱱᱚᱣᱟ ᱛᱟᱞᱟ ᱠᱷᱚᱱ

ᱱᱚᱰᱮ ᱠᱷᱚᱱ ᱱᱟᱦᱟᱜ ᱱᱚᱛᱮᱧ ᱟᱹᱪᱩᱨ ᱠᱮᱜᱼᱟ ᱦᱚᱸ ᱱᱚᱝᱠᱟ ᱱᱚᱰᱮᱧ ᱟᱹᱪᱩᱨ ᱠᱮᱜᱼᱟ ᱱᱚᱰᱮ ᱠᱷᱚᱱ ᱱᱮ ᱱᱤᱱᱟᱹᱧ ᱥᱤᱞᱟᱹᱭ ᱟᱹᱜᱩ ᱠᱮᱜᱼᱟ ᱱᱚᱰᱮ ᱠᱷᱚᱱ ᱟᱨᱦᱚᱸ ᱱᱚᱝᱠᱟᱛᱮ ᱱᱚᱛᱮ ᱵᱚᱱ ᱟᱹᱪᱩᱨᱟ

ᱱᱚᱰᱮ ᱥᱮᱴᱮᱨ ᱞᱮᱱᱠᱷᱟᱱ ᱱᱚᱛᱮ ᱜᱮᱵᱚᱱ ᱟᱹᱪᱩᱨᱟ ᱱᱚᱝᱠᱟᱛᱮ ᱱᱚᱣᱟ ᱦᱤᱱᱟ ᱟᱨᱦᱚᱸ ᱱᱚᱝᱠᱟᱛᱮ ᱱᱚᱛᱮ ᱱᱚᱜᱼᱚ ᱱᱚᱝᱠᱟ ᱟᱨᱦᱚᱸ ᱱᱚᱰᱮ ᱠᱷᱚᱱ ᱱᱚᱝᱠᱟᱛᱮ ᱱᱚᱛᱮ ᱱᱚᱣᱟ ᱱᱚᱝᱠᱟ ᱱᱚᱝᱠᱟᱛᱮ ᱟᱹᱪᱩᱨ ᱟᱹᱪᱩᱨ ᱵᱚᱱ ᱥᱤᱞᱟᱹᱭᱟ

ᱱᱤᱛᱚᱜ ᱫᱚ ᱱᱟᱦᱟᱜ ᱱᱚᱜᱼᱚᱭ ᱥᱤᱞᱟᱹᱭ ᱯᱩᱨᱟᱹᱣ ᱠᱮᱜᱼᱟᱹᱧ ᱟᱫᱚ ᱱᱤᱛᱚᱜ ᱫᱚ ᱱᱚᱜᱼᱚ ᱱᱚᱣᱟ ᱡᱟᱦᱟᱸ ᱢᱮᱱᱟᱜᱼᱟ ᱱᱚᱜᱼᱚ ᱱᱚᱣᱟ ᱱᱚᱣᱟ ᱵᱚᱱ ᱞᱟᱹᱴᱩᱢᱟ ᱟᱫᱚ ᱱᱚᱣᱟ ᱫᱚ ᱡᱩᱞᱩᱯ ᱥᱟᱺᱦᱤᱡ ᱧᱚᱜ ᱦᱩᱭᱩᱜᱼᱟ ᱡᱩᱞᱩᱯ ᱥᱟᱭᱤᱡᱽ ᱠᱟᱛᱮᱫ ᱞᱟᱹᱴᱩᱢ ᱦᱩᱭᱩᱜᱼᱟ ᱟᱫᱚ ᱱᱚᱝᱠᱟᱛᱮ ᱱᱤᱛᱚᱜ ᱫᱚᱧ ᱡᱩᱞᱩᱯ ᱥᱟᱭᱤᱡᱮᱫ ᱛᱟᱵᱚᱱᱟ ᱦᱟᱸᱜ ᱯᱟᱞᱴᱤ ᱠᱮᱜ ᱟᱹᱧ ᱦᱟᱸᱜ ᱟᱨ ᱱᱚᱜᱼᱚ ᱱᱚᱣᱟ ᱱᱚᱣᱟ ᱡᱚᱛᱚ ᱫᱚ ᱵᱟᱝ ᱡᱩᱞᱩᱯ ᱦᱩᱭᱩᱜᱼᱟ ᱱᱚᱜᱼᱚ ᱱᱚᱣᱟ ᱫᱚ

ᱵᱟᱱᱟᱨ ᱫᱷᱟᱨᱮ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱣᱟ ᱫᱷᱟᱨᱮ ᱦᱚᱸ ᱱᱚᱜᱼᱚ ᱱᱚᱝᱠᱟ ᱟᱫᱚ ᱱᱤᱛᱚᱜ ᱱᱟᱦᱟᱜ ᱱᱚᱜᱼᱚ ᱱᱚᱣᱟ ᱡᱟᱦᱟᱸ ᱱᱤᱱᱟᱹᱜ ᱪᱷᱟᱲᱟ ᱪᱷᱟᱲᱟ ᱥᱤᱞᱟᱹᱭ ᱟᱠᱟᱱᱟ ᱟᱫᱚ ᱱᱤᱛᱚᱝ ᱟᱨᱦᱚᱸ ᱱᱚᱣᱟ ᱛᱟᱞᱟᱛᱮᱧ ᱥᱤᱞᱟᱹᱭ ᱛᱟᱵᱚᱣᱟ ᱱᱚᱜᱼᱚ ᱱᱚᱝᱠᱟ ᱛᱮᱵᱚᱱ ᱥᱤᱞᱟᱹᱭᱟ ᱱᱚᱣᱟ ᱪᱮᱫᱟᱜ ᱥᱮ ᱱᱚᱣᱟ ᱫᱚ ᱞᱚᱜᱚᱱ ᱚᱲᱮᱡᱚᱜᱼᱟ ᱟᱹᱰᱤ ᱪᱷᱟᱲᱟ ᱪᱷᱟᱲᱟ ᱜᱮᱭᱟ ᱚᱱᱟᱛᱮ ᱟᱫᱚ ᱫᱚᱲᱦᱟ ᱟᱨᱦᱚᱸ ᱱᱚᱣᱟ ᱛᱟᱞᱟᱛᱮ ᱥᱤᱞᱟᱹᱭ ᱦᱩᱭᱩᱜᱼᱟ ᱱᱤᱛᱚᱜ ᱦᱚᱸ ᱚᱱᱠᱟᱜᱮ ᱮᱱᱟᱝ ᱡᱟᱦᱟᱸ ᱞᱮᱠᱟ ᱥᱤᱞᱟᱹᱭᱮᱱᱟ ᱱᱤᱛ ᱦᱚᱸ ᱚᱱᱠᱟᱜᱮ ᱥᱤᱞᱟᱹᱭ ᱦᱩᱭᱩᱜᱼᱟ

ᱱᱚᱰᱮ ᱠᱚᱭᱚᱜ ᱛᱟᱵᱚᱱ ᱯᱮ ᱦᱟᱱᱛᱮ ᱱᱷᱟᱛᱮ ᱟᱞᱚ ᱯᱮ ᱠᱚᱭᱚᱜᱟ ᱱᱚᱣᱟ ᱤᱱᱟᱹ ᱜᱟᱱ ᱯᱮ ᱪᱮᱫ ᱫᱟᱲᱮᱭᱟᱜᱼᱟ ᱟᱯᱮ ᱦᱚᱸ ᱡᱟᱦᱟᱸ ᱛᱤᱱᱟᱹᱜ ᱯᱩᱭᱥᱟᱹ ᱯᱮ ᱠᱟᱢᱟᱣ ᱫᱟᱲᱮᱭᱟᱜᱼᱟ ᱥᱤᱞᱟᱹᱭ ᱠᱟᱛᱮ ᱟᱹᱰᱤ ᱫᱷᱮᱭᱟᱱ ᱛᱮ ᱧᱮᱞ ᱛᱟᱵᱚᱱ ᱯᱮ ᱚᱲᱟᱜ ᱨᱮ ᱫᱩᱲᱩᱵ ᱫᱩᱲᱩᱵ ᱡᱟᱦᱟᱱᱟᱜ ᱠᱟᱹᱢᱤ ᱠᱚ ᱵᱟᱝ ᱛᱟᱦᱮᱱᱟ ᱢᱮᱥᱤᱱ ᱠᱚ ᱡᱟᱦᱟᱸ ᱠᱚ ᱡᱟᱦᱟᱸ ᱢᱮᱥᱤᱱ ᱠᱚ ᱢᱮᱱᱟᱜ ᱛᱟᱵᱚᱣᱟ ᱩᱱᱠᱩ

ᱱᱚᱣᱟ ᱫᱷᱟᱨᱮ ᱦᱚᱸ ᱟᱨ ᱱᱟᱣᱟ ᱫᱷᱟᱨᱮ ᱦᱚᱸ ᱦᱩᱭᱱᱟ ᱛᱚ ᱱᱤᱛᱚᱜ ᱫᱚ ᱦᱟᱸᱜ ᱱᱚᱜᱼᱚ ᱱᱚᱝᱠᱟᱛᱮ ᱱᱚᱣᱟ ᱡᱟᱦᱟᱸ ᱢᱮᱱᱟᱜᱼᱟ ᱱᱚᱣᱟ ᱡᱩᱞᱩᱯ ᱥᱟᱹᱭᱤᱡ ᱦᱩᱭᱩᱜᱼᱟ ᱟᱨ ᱱᱚᱝᱠᱟᱛᱮ ᱥᱤᱞᱟᱹᱭ ᱡᱟᱦᱟᱸ ᱧᱮᱞᱚᱜ ᱠᱟᱱᱟ ᱚᱱᱟ ᱠᱚ ᱵᱟᱝ ᱧᱮᱞᱚᱜ ᱞᱟᱹᱜᱤᱫ ᱛᱮ ᱱᱚᱝᱠᱟᱛᱮ ᱟᱨᱦᱚᱸ ᱯᱟᱹᱨᱞᱟᱹᱠ ᱞᱟᱜᱟᱣᱟᱜ ᱦᱩᱭᱩᱜᱼᱟ ᱛᱚ ᱱᱚᱰᱮ ᱫᱚ ᱦᱟᱸᱜ ᱟᱨᱦᱚᱸ ᱮᱴᱟᱜ ᱞᱩᱜᱽᱲᱤ ᱨᱮᱱᱟᱜ ᱱᱚᱝᱠᱟᱛᱮ ᱯᱟᱹᱨᱞᱟᱹᱠᱤᱧ ᱞᱟᱜᱟᱣᱟᱜᱼᱟ ᱚᱱᱠᱟᱛᱮᱧ ᱡᱩᱞᱩᱯ ᱥᱟᱹᱭᱮᱜᱼᱟ

ᱦᱩᱰᱤᱧ ᱜᱮᱭᱟ ᱛᱚ ᱟᱫᱚ ᱚᱱᱟᱛᱮ ᱱᱚᱣᱟ ᱨᱮᱱᱟᱜ ᱵᱟᱝ ᱦᱩᱭ ᱞᱮᱱᱟ ᱟᱫᱚ ᱚᱱᱟᱛᱮ ᱦᱟᱸᱜ ᱱᱚᱣᱟ ᱫᱚ ᱱᱚᱜᱼᱚ ᱱᱚᱣᱟ ᱱᱟᱦᱟᱜ ᱮᱴᱟᱜᱟᱜ ᱤᱧ ᱞᱟᱜᱟᱣᱟᱜ ᱠᱟᱱᱟ ᱱᱚᱣᱟ ᱫᱚ ᱟᱯᱮ ᱠᱚ ᱪᱮᱫ ᱦᱚᱪᱚ ᱞᱟᱹᱜᱤᱫ ᱛᱮ ᱵᱟᱠᱷᱟᱱ ᱫᱚ ᱡᱟᱦᱟᱸ ᱥᱟᱹᱲᱤ ᱨᱮᱱᱟᱜ ᱯᱮ ᱥᱤᱞᱟᱹᱭᱟ ᱚᱱᱟ ᱥᱟᱹᱲᱤ ᱨᱮᱱᱟᱜ ᱜᱮ ᱞᱟᱜᱟᱣᱟᱜ ᱯᱮ ᱚᱱᱟᱜᱮ ᱪᱮᱦᱨᱟ ᱧᱮᱞᱚᱜᱼᱟ ᱱᱚᱜᱼᱚᱭ ᱱᱟᱦᱟᱜ ᱱᱚᱰᱮ ᱟᱨ ᱱᱚᱰᱮ ᱠᱷᱚᱱ ᱱᱟᱦᱟᱜ ᱱᱩᱠᱤᱱᱤᱧ ᱪᱤᱨᱟᱹ ᱠᱮᱫ ᱠᱤᱱᱟ ᱱᱚᱜᱼᱚ ᱱᱚᱝᱠᱟ ᱟᱨ ᱱᱤᱛᱚᱜ ᱱᱟᱦᱟᱜ ᱤᱧ ᱞᱟᱜᱟᱣᱮᱫᱼᱟ ᱱᱚᱜᱼᱚᱭ ᱱᱟᱦᱟᱜ ᱱᱚᱜᱼᱚᱭ ᱯᱮ ᱧᱮᱞᱮᱫ ᱛᱟᱵᱚᱣᱟ ᱱᱚᱣᱟ ᱱᱚᱰᱮᱧ ᱱᱚᱝᱠᱟᱧ ᱵᱟᱹᱭᱥᱟᱹᱣ ᱠᱮᱜᱼᱟ ᱟᱨ ᱱᱚᱛᱮ ᱱᱟᱦᱟᱜ ᱱᱮ ᱱᱤᱱᱟᱹᱧ ᱯᱟᱨᱚᱢ ᱟᱠᱟᱫᱼᱟ ᱱᱚᱜᱼᱚᱭ ᱱᱚᱣᱟ ᱠᱷᱟᱱᱛᱟ ᱠᱷᱚᱱ ᱱᱚᱛᱮᱧ ᱯᱟᱨᱚᱢ ᱟᱠᱟᱫᱼᱟ ᱛᱚ ᱱᱚᱣᱟ ᱱᱚᱰᱮᱧ ᱞᱟᱹᱴᱩᱢ ᱠᱮᱜᱼᱟ ᱱᱚᱝᱠᱟᱛᱮ ᱱᱚᱛᱮ ᱟᱨ ᱱᱚᱰᱮ ᱠᱷᱚᱱᱤᱧ ᱥᱤᱞᱟᱹᱭᱮᱜᱼᱟ ᱟᱨ ᱱᱚᱛᱮ ᱦᱚᱸ ᱚᱱᱠᱟ ᱜᱮ ᱱᱚᱛᱮ ᱦᱚᱸ ᱱᱚᱣᱟ ᱵᱷᱤᱛᱨᱤ ᱥᱮᱫ ᱱᱚᱛᱮ ᱫᱚᱧ ᱞᱟᱹᱴᱩ ᱨᱩᱣᱟᱹᱲ ᱠᱮᱜᱼᱟ ᱱᱚᱰᱮ ᱠᱷᱚᱱ ᱟᱨᱦᱚᱸ ᱱᱚᱣᱟ ᱫᱚ ᱱᱚᱝᱠᱟ ᱛᱮ ᱱᱟᱛᱮ ᱵᱚᱱ ᱞᱟᱹᱴᱩᱢᱟ ᱱᱚᱛᱮ ᱱᱚᱜᱼᱚ ᱱᱚᱝᱠᱟ ᱱᱚᱜᱼᱚ ᱱᱚᱝᱠᱟ ᱱᱚᱛᱮ ᱛᱟᱯᱚᱨᱮ ᱱᱚᱰᱮ ᱞᱟᱹᱴᱩᱢ ᱠᱟᱛᱮ ᱟᱨᱦᱚᱸ ᱱᱚᱰᱮ ᱠᱷᱚᱱ ᱵᱚᱱ ᱱᱚᱜᱼᱚ ᱱᱚᱝᱠᱟ ᱵᱚᱱ ᱞᱟᱹᱴᱩᱢᱟ ᱱᱚᱜᱼᱚᱭ ᱯᱮ ᱧᱮᱞᱮᱫ ᱛᱟᱵᱚᱱ ᱱᱚᱜᱼᱚ ᱱᱚᱝᱠᱟ ᱟᱨ ᱱᱚᱰᱮ ᱠᱷᱚᱱ ᱱᱚᱰᱮ ᱱᱚᱣᱟ ᱥᱟᱭᱤᱡ ᱛᱮ ᱱᱚᱰᱮ

ᱯᱩᱨᱟᱹ ᱜᱚᱴᱟ ᱯᱟᱲᱟ ᱫᱷᱟᱨᱮ ᱛᱮᱦᱚᱸ ᱯᱟᱹᱨᱞᱟᱹ ᱠᱚᱧ ᱞᱟᱜᱟᱣ ᱟᱫᱼᱱᱟ ᱟᱨ ᱱᱚᱣᱟ ᱫᱷᱟᱨᱮ ᱦᱚᱸ ᱯᱩᱨᱟᱹ ᱥᱤᱞᱟᱹᱭ ᱦᱩᱭᱮᱱᱟ ᱟᱥᱟᱭᱮᱫ ᱟᱹᱧ ᱛᱮᱦᱮᱧᱟᱜ ᱵᱷᱤᱰᱤᱭᱳ ᱧᱮᱞ ᱠᱟᱛᱮ ᱠᱷᱟᱱᱛᱟ ᱥᱤᱞᱟᱹᱭ ᱟᱯᱮ ᱮ ᱴᱩ ᱡᱮᱰ ᱯᱮ ᱪᱮᱫ ᱠᱮᱫ ᱛᱟᱵᱚᱣᱟ ᱛᱚ ᱟᱯᱮ ᱦᱚᱸ ᱱᱚᱝᱠᱟ ᱜᱮ ᱡᱩᱫᱤ ᱢᱮᱥᱤᱱ ᱠᱚ ᱢᱮᱱᱟᱜᱼᱟ ᱡᱟᱦᱟᱸᱭ ᱠᱚᱣᱟᱜ ᱟᱯᱮ ᱦᱚᱸ ᱯᱮ ᱥᱤᱞᱟᱹᱭ ᱫᱟᱲᱮᱭᱟᱜ ᱛᱟᱵᱚᱣᱟ ᱢᱤᱫ ᱵᱟᱨ ᱯᱩᱭᱥᱟᱹ ᱡᱟᱦᱟᱸ ᱜᱮ ᱠᱟᱢᱟᱣ ᱛᱟᱵᱚᱱ ᱯᱮ ᱠᱤ ᱵᱟᱝ ᱚᱲᱟᱜ ᱠᱚᱨᱮᱱᱟᱜ ᱡᱟᱦᱟᱸ ᱜᱮ ᱢᱮᱱᱟᱜᱼᱟ ᱚᱱᱟ ᱠᱚᱦᱚᱸ ᱟᱯᱮ ᱥᱤᱞᱟᱹᱭ ᱯᱮ ᱛᱚ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱵᱷᱤᱰᱤᱭᱳ ᱛᱟᱵᱚ ᱞᱟᱭᱤᱠ ᱯᱮ ᱥᱮᱭᱟᱨ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮ ᱛᱟᱵᱚᱣᱟ ᱪᱮᱱᱮᱞ ᱛᱟᱵᱚ ᱥᱟᱵᱥᱠᱨᱟᱭᱤᱵ ᱠᱟᱜ ᱯᱮ ᱢᱟ ᱛᱚᱵᱮ ᱢᱩᱪᱟᱹᱫ ᱨᱮ ᱤᱧ ᱯᱟᱦᱴᱟ ᱠᱷᱚᱱ ᱡᱚᱦᱟᱨ ᱜᱮ